ᱥᱟᱯᱟ ᱦᱚᱲ ᱵᱚᱭᱦᱟ ᱠᱚᱴᱷᱮᱱ ᱱᱮᱦᱚᱨ ᱡᱟᱦᱟᱸᱭ ᱱᱚᱣᱟ ᱥᱮᱸᱫᱽᱨᱟ ᱠᱟᱨᱠᱟ ᱪᱮᱱᱮᱞ ᱵᱟᱯᱮ ᱥᱟᱵᱥᱠᱨᱟᱭᱤᱵᱽ ᱟᱠᱟᱫ ᱛᱟᱵᱚᱱ ᱠᱷᱟᱱ ᱩᱥᱟᱹᱨᱟ ᱛᱮ ᱥᱟᱵᱥᱠᱨᱟᱭᱤᱵᱽ ᱯᱮ ᱟᱨ ᱱᱚᱝᱠᱟ ᱜᱮ ᱥᱟᱯᱟ ᱦᱚᱲ ᱵᱟᱵᱚᱫ ᱱᱟᱣᱟ ᱱᱟᱣᱟ ᱵᱷᱤᱰᱤᱭᱳ ᱯᱮ ᱧᱮᱞ ᱫᱟᱲᱮᱭᱟᱜ ᱡᱮᱢᱚᱱ ᱟᱨ ᱟᱯᱱᱟᱨᱟᱜ ᱫᱷᱚᱨᱚᱢ ᱠᱚᱨᱚᱢ ᱡᱚᱜᱟᱣ ᱨᱮ ᱜᱚᱲᱚ ᱯᱮ ᱧᱟᱢ ᱢᱟ ᱥᱟᱱᱟᱢ ᱠᱚ ᱡᱚᱦᱟᱨ ᱯᱟᱨᱚᱢᱮᱱ ᱪᱳᱫᱽᱫᱳ ᱛᱟᱹᱨᱤᱠᱷ ᱪᱟᱹᱛ ᱥᱮᱥ ᱦᱤᱞᱳᱜ ᱪᱚᱠᱨᱚᱫᱷᱚᱨᱯᱩᱨ ᱥᱟᱹᱣᱲᱤ ᱢᱟ ᱥᱟᱹᱣᱲᱤ ᱢᱚᱱᱫᱤᱨ ᱨᱮ ᱱᱩᱠᱩ ᱥᱟᱯᱷᱟ ᱦᱚᱲ ᱵᱷᱚᱠᱛᱟ ᱠᱚᱫᱚ ᱟᱠᱚᱣᱟᱜ ᱫᱷᱚᱨᱚᱢ ᱠᱚᱨᱚᱢ ᱵᱤᱰᱟᱹᱣ ᱞᱟᱹᱜᱤᱫ ᱛᱮ ᱱᱚᱸᱰᱮ ᱠᱚ ᱦᱮᱡ ᱮᱱᱟ ᱟᱨ ᱟᱠᱚᱣᱟᱜ ᱫᱷᱚᱨᱚᱢ ᱠᱚᱨᱚᱢ ᱵᱤᱰᱟᱹᱣ ᱞᱟᱹᱜᱤᱫ ᱛᱮ ᱱᱚᱸᱰᱮ ᱥᱮᱸᱜᱮᱞ ᱟᱝᱜᱽᱨᱟ ᱨᱮ ᱮᱠᱮᱱ ᱡᱟᱸᱜᱟ ᱛᱮᱠᱚ ᱛᱟᱲᱟᱢ ᱠᱮᱫᱼᱟ ᱪᱮᱫ ᱞᱮᱠᱟ ᱠᱚ ᱫᱷᱚᱨᱚᱢ ᱟᱠᱟᱫᱟ ᱟᱠᱚᱣᱟᱜ ᱫᱷᱚᱨᱚᱢ ᱵᱚᱪᱷᱚᱨ ᱫᱤᱱ ᱨᱮᱭᱟᱜ ᱫᱷᱚᱨᱚᱢ ᱱᱚᱸᱰᱮ ᱠᱚ ᱵᱤᱰᱟᱹᱣᱮᱫ ᱛᱟᱠᱚᱣᱟ ᱱᱩᱠᱩ ᱟᱠᱚᱣᱟᱜ ᱫᱷᱚᱨᱚᱢ ᱛᱤᱱᱟᱹᱜ ᱢᱚᱡᱽ ᱛᱮᱠᱚ ᱨᱚᱯᱷᱟ ᱟᱹᱜᱩ ᱟᱠᱟᱫᱟ ᱛᱤᱦᱤᱧ ᱜᱮ ᱚᱱᱟ ᱨᱮᱭᱟᱜ ᱵᱤᱰᱟᱹᱣ ᱱᱩᱠᱩ ᱥᱮᱸᱜᱮᱞ ᱟᱝᱜᱽᱨᱟ ᱨᱮ ᱱᱚᱜᱼᱚᱭ ᱠᱚ ᱧᱤᱨ ᱵᱟᱲᱟᱭ ᱠᱟᱱᱟ ᱥᱮᱸᱜᱮᱞ ᱟᱝᱜᱽᱨᱟ ᱪᱮᱛᱟᱱ ᱛᱮᱠᱚ ᱛᱟᱲᱟᱢᱮᱫᱼᱟ ᱢᱟᱵᱚᱱ ᱧᱮᱞ ᱠᱚᱣᱟ ᱢᱟ ᱱᱩᱠᱩ ᱛᱤᱱᱟᱹᱜ ᱵᱮᱥ ᱚᱠᱚᱡ ᱛᱮᱠᱚ ᱛᱟᱲᱟᱢᱮᱫᱼᱟ ᱥᱮᱸᱜᱮᱞ ᱟᱝᱜᱽᱨᱟ ᱨᱮᱠᱚ ᱧᱤᱨ ᱯᱟᱨᱚᱢᱚᱜ ᱠᱟᱱᱟ ᱵᱟᱠᱚ ᱞᱚᱜ ᱠᱟᱱᱟ ᱮᱱᱛᱮ ᱠᱚ ᱫᱷᱚᱨᱚᱢ ᱟᱠᱟᱫᱟ ᱜᱮᱞᱵᱟᱨ ᱥᱮᱨᱢᱟ ᱫᱤᱱ ᱠᱚ ᱫᱷᱚᱨᱚᱢ ᱟᱠᱟᱫᱟ ᱟᱨ ᱚᱱᱟ ᱫᱷᱚᱨᱚᱢ ᱨᱮᱭᱟᱜ ᱵᱤᱰᱟᱹᱣ ᱜᱮ ᱱᱚᱜᱼᱚᱭ ᱛᱤᱦᱤᱧ ᱫᱚᱵᱚᱱ ᱧᱮᱞᱮᱫ ᱛᱟᱠᱚᱣᱟ ᱵᱚᱭᱦᱟ ᱠᱚ ᱚᱱᱠᱟ ᱛᱮ ᱟᱯᱮ ᱥᱟᱯᱟ ᱦᱚᱲ ᱠᱚᱦᱚᱸ ᱟᱹᱰᱤ ᱢᱚᱡᱽ ᱫᱷᱚᱨᱚᱢ ᱠᱚᱨᱚᱢ ᱯᱮ ᱟᱹᱭᱩᱨ ᱟᱠᱟᱫᱟ ᱢᱚᱡᱽ ᱛᱮ ᱫᱷᱚᱨᱚᱢ ᱠᱚᱨᱚᱢ ᱠᱟᱛᱮ ᱪᱮᱞᱟ ᱪᱷᱟᱹᱴᱭᱟᱹᱨ ᱯᱮ ᱟᱹᱭᱩᱨ ᱠᱚᱣᱟ ᱟᱨ ᱱᱚᱝᱠᱟ ᱜᱮ ᱡᱮᱢᱚᱱ ᱱᱚᱝᱠᱟ ᱵᱚᱪᱷᱚᱨ ᱨᱮ ᱢᱤᱫ ᱫᱚᱢ ᱫᱷᱚᱨᱚᱢ ᱠᱚᱨᱚᱢ ᱨᱮᱭᱟᱜ ᱵᱤᱰᱟᱹᱣ ᱫᱚ ᱦᱩᱭᱩᱜ ᱡᱟᱹᱨᱩᱲ ᱠᱟᱱᱟ ᱛᱚᱵᱮ ᱟᱱ ᱛᱮᱜᱮ ᱫᱷᱚᱨᱚᱢ ᱠᱚᱨᱚᱢ ᱨᱮ ᱢᱟᱨᱟᱝ ᱜᱚᱲᱚ ᱧᱟᱢ ᱫᱟᱲᱮᱭᱟᱜᱼᱟ ᱦᱚᱲ ᱫᱷᱚᱨᱚᱢ ᱨᱮ ᱵᱟᱠᱚ ᱵᱚᱛᱚᱨᱚᱜᱼᱟ ᱯᱟᱯ ᱠᱟᱹᱢᱤ ᱥᱮᱫ ᱠᱚ ᱵᱚᱛᱚᱨᱚᱜᱼᱟ ᱵᱚᱨᱚᱝ ᱢᱟ ᱱᱩᱠᱩ ᱛᱤᱱᱟᱹᱜ ᱢᱚᱡᱽ ᱛᱮ ᱱᱚᱣᱟ ᱥᱮᱸᱜᱮᱞ ᱨᱮᱠᱚ ᱛᱟᱲᱟᱢᱮᱜᱼᱟ ᱮᱱᱛᱮ ᱩᱱᱟᱹᱜ ᱜᱮ ᱱᱩᱠᱩᱣᱟᱜ ᱫᱷᱚᱨᱚᱢ ᱦᱩᱭ ᱟᱠᱟᱱᱟ ᱱᱩᱠᱩ ᱜᱚᱜᱚ ᱛᱟᱠᱚ ᱵᱚᱱ ᱧᱮᱞᱮᱫ ᱠᱚᱣᱟ ᱛᱤᱱᱟᱹᱜ ᱱᱚᱜᱼᱚᱭ ᱥᱮᱸᱜᱮᱞ ᱪᱮᱛᱟᱱ ᱪᱮᱛᱟᱱ ᱛᱮᱠᱚ ᱧᱤᱨ ᱵᱟᱲᱟᱭ ᱠᱟᱱᱟ ᱜᱤᱫᱽᱨᱟᱹ ᱦᱮᱣ ᱠᱟᱛᱮ ᱦᱚᱸᱠᱚ ᱧᱤᱨ ᱵᱟᱲᱟᱭ ᱠᱟᱱᱟ ᱢᱟ ᱥᱤᱵᱟᱜ ᱵᱷᱚᱠᱛᱤ ᱨᱮ ᱱᱩᱱᱟᱹᱜ ᱜᱮ ᱱᱩᱠᱩ ᱠᱚ ᱩᱱᱩᱢ ᱟᱠᱟᱱᱟ ᱟᱠᱚᱣᱟᱜ ᱫᱷᱚᱨᱚᱢ ᱛᱮ